ᱯᱟᱸᱪᱪᱚᱞᱞᱤᱥ ᱫᱷᱟᱹᱵᱤᱡ ᱠᱷᱚᱱ ᱪᱷᱟᱯᱟᱱᱱᱚ ᱠᱷᱟᱹᱞᱤ ᱫᱷᱟᱹᱵᱤᱡ ᱟᱨ ᱵᱚᱦᱚᱜ ᱠᱟᱛᱷᱟ ᱫᱚ ᱵᱟᱨᱭᱟ ᱚᱞ ᱟᱠᱟᱱᱟ ᱢᱟᱨᱤᱭᱟ ᱮᱞᱤᱡᱟᱵᱮᱛᱷ ᱡᱤᱨᱤ ᱡᱤᱨᱤᱭᱮ ᱟᱨ ᱢᱟᱨᱤᱭᱟᱣᱟᱜ ᱥᱟᱨᱦᱟᱣ ᱥᱮᱨᱮᱧ ᱥᱮ ᱱᱚᱝᱠᱟ ᱞᱮᱠᱟ ᱚᱞ ᱟᱠᱟᱱᱟ ᱚᱱᱟ ᱠᱚ ᱫᱤᱱ ᱨᱮ ᱢᱟᱨᱤᱭᱟ ᱫᱚᱭ ᱚᱰᱚᱝ ᱮᱱᱟ ᱟᱨ ᱡᱮᱦᱩᱫᱟ ᱨᱮᱭᱟᱜ ᱵᱩᱨᱩ ᱫᱤᱥᱚᱢ ᱨᱮ ᱛᱟᱦᱮᱱ ᱠᱟᱱ ᱢᱤᱫᱴᱮᱱ ᱱᱟᱜᱨᱟᱦᱟ ᱛᱮ ᱩᱥᱟᱹᱨᱟᱭ ᱪᱟᱞᱟᱣ ᱮᱱᱟ᱾ ᱩᱱᱤ ᱫᱚ ᱡᱟᱠᱟᱨᱤᱭᱟᱣᱟᱜ ᱚᱲᱟᱜ ᱨᱮ ᱵᱚᱞᱚ ᱠᱟᱛᱮ ᱤᱞᱤᱡᱟᱵᱮᱛ ᱮ ᱡᱚᱦᱟᱨ ᱟᱫᱮᱭᱟ᱾ ᱟᱫᱚ ᱢᱟᱨᱤᱭᱟᱣᱟᱜ ᱡᱚᱦᱟᱨ ᱟᱸᱡᱚᱢ ᱛᱚᱨᱟ ᱜᱮ ᱤᱞᱤᱡᱟᱵᱮᱛᱟᱜ ᱠᱩᱠᱷᱤ ᱨᱮ ᱜᱤᱫᱽᱨᱟᱹ ᱫᱚᱭ ᱮᱴᱮᱨ ᱜᱚᱫ ᱮᱱᱟ ᱟᱨ ᱤᱞᱤᱡᱟᱵᱮᱛ ᱫᱚ ᱥᱚᱱᱚᱛ ᱟᱛᱢᱟ ᱛᱮᱭᱮ ᱯᱮᱨᱮᱡ ᱮᱱᱟ᱾ ᱩᱱᱤ ᱫᱚ ᱟᱸᱴ ᱟᱲᱟᱝ ᱛᱮ ᱦᱚᱦᱚᱣᱟᱛᱮ ᱮ ᱢᱮᱱ ᱠᱮᱫᱟ, ᱢᱟᱹᱡᱷᱤ ᱠᱚ ᱢᱩᱫᱽ ᱨᱮ ᱫᱚ ᱟᱢ ᱜᱮᱢ ᱜᱚᱨᱟᱱᱟ ᱟᱨ ᱟᱢᱟᱜ ᱯᱩᱠᱷᱤ ᱨᱮᱭᱟᱜ ᱡᱚ ᱫᱚ ᱜᱚᱨᱟᱱ ᱜᱮᱭᱟ᱾ ᱚᱱᱟ ᱠᱷᱚᱱ ᱱᱚᱝᱠᱟᱱ ᱵᱟᱹᱲᱟᱹᱡ ᱫᱚ ᱦᱩᱭ ᱟᱹᱫᱤᱧᱟ ᱡᱮ ᱯᱨᱚᱵᱷᱩ ᱛᱤᱧ ᱨᱮᱱ ᱮᱸᱜᱟᱛ ᱤᱧ ᱴᱷᱮᱱᱮ ᱦᱤᱡᱩᱜ᱾ ᱮᱱᱛᱮ ᱧᱮᱞ ᱢᱮ᱾ ᱤᱧ ᱫᱚ ᱟᱢᱟᱜ ᱡᱚᱦᱟᱨ ᱨᱮᱭᱟᱜ ᱟᱲᱟᱝ ᱤᱧ ᱟᱸᱡᱚᱢ ᱠᱮᱫ ᱛᱚᱨᱟ ᱜᱮ ᱜᱤᱫᱽᱨᱟᱹ ᱫᱚ ᱤᱧᱟᱹᱜ ᱯᱩᱠᱷᱤ ᱨᱮ ᱨᱟᱹᱥᱠᱟᱹ ᱛᱮᱭᱮ ᱮᱴᱮᱱ ᱜᱚᱫ ᱮᱱᱟ᱾ ᱜᱚᱨᱟᱱ ᱜᱮᱭᱟᱭ ᱩᱱᱤ ᱫᱚ ᱚᱠᱚᱭ ᱫᱚ ᱯᱨᱚᱵᱷᱩᱭᱮ ᱜᱚᱜ ᱟᱫᱮ ᱠᱟᱛᱷᱟ ᱠᱚ ᱯᱩᱨᱟᱹᱣᱟ ᱢᱮᱱᱛᱮ ᱯᱟᱹᱛᱭᱟᱹᱣ ᱮᱱ ᱠᱷᱟᱱ ᱜᱮ ᱢᱟᱨᱤᱭᱟᱭᱮ ᱢᱮᱱ ᱠᱮᱫᱟ, ᱤᱧᱟᱹᱜ ᱟᱛᱢᱟ ᱫᱚ ᱯᱨᱚᱵᱷᱩᱭᱮ ᱢᱟᱨᱟᱝ ᱮᱫᱮ ᱠᱟᱱᱟ᱾